ᱣᱟᱣ ᱩᱱᱟᱹ ᱪᱮᱦᱨᱟ ᱧᱮᱞᱚᱜ ᱠᱟᱱᱟ ᱱᱚᱜᱼᱚ ᱱᱟᱴᱟᱜ ᱦᱚᱸ ᱡᱚᱛᱚ ᱱᱚᱜᱼᱚ ᱱᱚᱝᱠᱟᱱ ᱵᱟᱦᱟ ᱠᱟᱱ ᱜᱮᱭᱟ ᱱᱚᱜᱼᱚ ᱱᱚᱰᱮ ᱪᱟᱨᱟ ᱟᱠᱟᱱᱟ ᱡᱟᱦᱟᱸ ᱛᱤᱱᱟᱹᱜ ᱱᱚᱜᱼᱚ ᱱᱚᱰᱮ ᱪᱮᱫ ᱠᱟ ᱵᱟᱭ ᱞᱚᱞᱚᱜ ᱠᱟᱱᱟ ᱛᱤᱧ ᱟᱨ ᱪᱮᱫ ᱜᱮ ᱠᱚᱢ ᱜᱮᱭᱟ ᱪᱮᱫ ᱠᱚ ᱢᱮᱥᱤᱱ ᱮ ᱦᱚᱯᱚᱱ ᱡᱚᱦᱟᱨ ᱜᱮ ᱥᱟᱱᱟᱢ ᱠᱚ ᱛᱮᱦᱮᱧᱟᱜ ᱵᱞᱚᱜ ᱨᱮ ᱟᱯᱮ ᱠᱚ ᱡᱚᱛᱚ ᱥᱟᱹᱜᱩᱱ ᱫᱟᱨᱟᱢ ᱟᱨ ᱥᱮᱛᱟᱜ ᱥᱮᱛᱟᱜ ᱨᱮ ᱱᱤᱛᱚᱜ ᱫᱚ ᱨᱩᱴᱤ ᱤᱥᱤᱱ ᱟᱹᱧ ᱟᱨ ᱢᱤᱫ ᱥᱮᱫ ᱨᱮ ᱛᱚᱣᱟ ᱪᱚᱸᱫᱟ ᱟᱠᱟᱱᱟ ᱛᱤᱧᱟᱝ ᱫᱚ ᱪᱟᱞᱟᱣ ᱟᱠᱟᱱᱟ ᱰᱤᱭᱩᱴᱤ ᱟᱨ ᱢᱟᱨᱟᱝ ᱵᱤᱴᱤ ᱦᱚᱸ ᱥᱠᱩᱞ ᱮ ᱪᱟᱞᱟᱣ ᱮᱱᱟ ᱟᱞᱮ ᱯᱮ ᱦᱚᱲ ᱜᱮ ᱱᱤᱛᱚᱜ ᱯᱮ ᱦᱚᱲ ᱵᱟᱝ ᱯᱩᱱ ᱦᱚᱲ ᱦᱚᱯᱚᱱ ᱵᱤᱴᱤ ᱵᱮᱴᱟ ᱤᱧ ᱟᱨ ᱢᱟᱨᱟᱝ ᱫᱚ ᱤᱧ ᱢᱮᱱᱟᱜ ᱞᱮᱭᱟ ᱱᱤᱛᱚᱜ ᱱᱟᱥᱛᱟ ᱵᱟᱲᱟ ᱠᱟᱛᱮ ᱱᱟᱜ ᱟᱨ ᱥᱚᱵᱽᱡᱤ ᱠᱤᱨᱤᱧ ᱞᱮ ᱪᱟᱞᱟᱜᱼᱟ ᱛᱚ ᱪᱚᱞᱚ ᱛᱚᱵᱮ ᱛᱮᱦᱮᱧᱟᱜ ᱵᱞᱚᱜ ᱵᱚᱱ ᱮᱛᱚᱦᱚᱵ ᱞᱮᱜᱮ ᱟᱨ ᱪᱮᱫ ᱠᱚᱞᱮ ᱪᱤᱠᱟᱹᱭᱮᱫᱼᱟ ᱛᱮᱦᱮᱧ ᱱᱟᱦᱟᱜ ᱛᱮᱦᱮᱧ ᱫᱚ ᱛᱤᱧᱟᱝᱟᱜ ᱡᱟᱱᱟᱢ ᱢᱟᱦᱟ ᱦᱚᱸ ᱠᱟᱱᱟ ᱦᱚᱞᱟ ᱫᱚ ᱛᱟᱦᱮᱸ ᱞᱮᱱᱟ ᱦᱚᱯᱚᱱ ᱵᱤᱴᱤᱭᱟᱜ ᱡᱟᱱᱟᱢ ᱢᱟᱦᱟ ᱟᱨ ᱛᱮᱦᱮᱧ ᱫᱚ ᱛᱤᱧᱟᱝᱟᱜ ᱡᱟᱱᱟᱢ ᱢᱟᱦᱟ ᱠᱟᱱᱟ ᱛᱚ ᱛᱮᱦᱮᱧ ᱫᱚ ᱱᱟᱦᱟᱜ ᱩᱭᱦᱟᱹᱨᱮᱫᱼᱟ ᱞᱤᱧ ᱡᱤᱞ ᱥᱟᱲᱮ ᱞᱤᱧ ᱵᱮᱱᱟᱣᱟ ᱟᱫᱚ ᱵᱮᱱᱟᱣᱮᱫᱼᱟ ᱞᱤᱧ ᱥᱮ ᱵᱟᱝ ᱦᱟᱯᱮ ᱢᱟᱨᱠᱮᱴ ᱥᱮᱫ ᱪᱟᱞᱟᱣ ᱠᱟᱛᱮ ᱜᱮ ᱵᱟᱲᱟᱭᱚᱜ ᱠᱟᱱᱟ ᱱᱟᱦᱟᱜ ᱪᱮᱫ ᱩᱛᱩ ᱠᱚᱞᱤᱧ ᱠᱤᱨᱤᱧ ᱛᱟᱨᱟᱭᱟ ᱤᱱᱟᱹᱜ ᱛᱚᱣᱟ ᱥᱮᱫ ᱠᱟᱱᱟ ᱦᱚᱯᱚᱱ ᱴᱤ ᱟᱨ ᱵᱮᱴᱟ ᱱᱚᱛᱮ ᱨᱮ ᱨᱮᱰᱤ ᱡᱩᱛ ᱟᱠᱟᱫ ᱠᱤᱱᱟᱞᱮ ᱟᱨ ᱤᱧ ᱫᱚ ᱱᱚᱝᱠᱟ ᱮᱥᱮ ᱜᱮ ᱢᱤᱱᱟᱹᱧᱟ ᱛᱚ ᱥᱩᱨ ᱨᱮᱜᱮ ᱱᱟᱜ ᱥᱚᱵᱽᱡᱤ ᱢᱟᱨᱠᱮᱴ ᱢᱮᱱᱟᱜᱼᱟ ᱛᱚ ᱢᱤᱫ ᱜᱷᱟᱹᱲᱤᱡ ᱦᱟᱛᱟᱣ ᱠᱟᱛᱮ ᱞᱮ ᱨᱩᱣᱟᱹᱲ ᱦᱤᱡᱩᱜᱼᱟ ᱟᱨ ᱚᱠᱟ ᱵᱚ ᱪᱟᱞᱟᱜ ᱠᱟᱱᱟ ᱦᱚᱯᱚᱱ ᱴᱤ ᱱᱚᱛᱮ ᱨᱮ ᱦᱚᱯᱚᱱ ᱵᱤᱴᱤ ᱨᱮᱰᱤ ᱡᱩᱛ ᱟᱠᱟᱱᱟ ᱱᱤᱛᱚᱜ ᱯᱮᱲᱟ ᱚᱲᱟᱜ ᱞᱮ ᱪᱟᱞᱟᱜ ᱞᱟᱹᱜᱤᱫ ᱱᱚᱣᱟ ᱨᱮ ᱵᱤᱴᱤ ᱞᱟᱹᱜᱤᱫ ᱫᱚᱛᱚ ᱢᱮᱱᱟᱜᱼᱟ ᱢᱟᱥᱮ ᱴᱷᱤᱠ ᱫᱤᱠᱷᱟ ᱜᱚᱫ ᱠᱟᱜ ᱢᱮ ᱦᱮᱸ ᱟᱨ ᱱᱚᱛᱮ ᱵᱮᱴᱟ ᱦᱚᱸᱞᱮ ᱨᱮᱰᱤ ᱡᱩᱛ ᱟᱠᱟᱫ ᱫᱮᱭᱟ ᱟᱨ ᱫᱟᱹᱭ ᱦᱚᱸ ᱱᱤᱛᱚᱜ ᱥᱩᱨ ᱨᱮᱜᱮ ᱱᱟᱜ ᱥᱚᱵᱽᱡᱤ ᱢᱟᱨᱠᱮᱴ ᱞᱟᱹᱜᱩ ᱞᱟᱹᱜᱤᱫ ᱡᱷᱚᱞᱟ ᱠᱚ ᱥᱟᱵ ᱨᱮᱰᱤ ᱟᱨ ᱥᱠᱩᱴᱤ ᱛᱮ ᱯᱩᱱ ᱦᱚᱲ ᱵᱚ ᱥᱟᱵ ᱟᱥᱮ ᱥᱟᱵᱚᱱ ᱪᱚᱞᱚ ᱮ ᱯᱟᱴᱤ ᱚᱱᱛᱮ ᱢᱮ

ᱟᱨ ᱪᱮᱫ ᱞᱮᱠᱟ ᱢᱮᱱᱟᱜ ᱢᱮᱭᱟ ᱫᱟᱹᱭ ᱵᱮᱥ ᱜᱮ ᱟᱨ ᱛᱤᱧᱟᱝ ᱠᱟᱹᱢᱤ ᱪᱟᱞᱟᱣ ᱮᱱᱟᱭ ᱦᱳᱭ 8 ᱵᱟᱡᱮ 5 ᱵᱟᱡᱮ ᱦᱤᱡᱩᱜᱼᱟ ᱟᱨ ᱵᱮᱴᱟ ᱦᱚᱸ ᱥᱠᱩᱞ ᱠᱷᱚᱱ ᱟᱹᱣᱨᱤ ᱦᱤᱡᱩᱜᱼᱟ ᱥᱮ ᱦᱤᱡᱩᱜᱼᱟ 3 ᱵᱟᱡᱮ ᱦᱤᱡᱩᱜᱼᱟ ᱦᱳᱭ ᱛᱚ ᱫᱟᱹᱭ ᱛᱮᱠᱚᱣᱟᱜ ᱵᱟᱞᱠᱩᱱᱤ ᱨᱮ ᱟᱹᱰᱤ ᱱᱟᱯᱟᱭ ᱱᱟᱯᱟᱭ ᱥᱚ ᱯᱞᱟᱱᱴ ᱢᱮᱱᱟᱜᱼᱟ ᱟᱨ ᱠᱟᱹᱴᱤᱡ ᱵᱟᱦᱟ ᱦᱚᱸ ᱵᱟᱦᱟ ᱟᱠᱟᱱᱟ ᱟᱹᱰᱤ ᱪᱮᱦᱨᱟ ᱧᱮᱞᱚᱜ ᱠᱟᱱᱟ ᱟᱨᱟᱜ ᱜᱮ ᱱᱚᱜᱼᱚᱭ ᱜᱩᱞᱟᱵ ᱜᱩᱞᱟᱵ ᱵᱟᱦᱟ ᱫᱚ ᱵᱟᱝ

ᱟᱨᱟᱜ ᱜᱮ ᱢᱚᱜᱽ ᱠᱚᱨᱮ ᱛᱤᱱᱟᱹᱜ ᱪᱮᱦᱨᱟ ᱱᱚᱣᱟ ᱦᱚᱸ ᱵᱮᱥ ᱧᱮᱞᱚᱜ ᱠᱟᱱᱟ ᱣᱟᱣ ᱩᱱᱟᱹᱜ ᱪᱮᱦᱨᱟ ᱧᱮᱞᱚᱜ ᱠᱟᱱᱟ ᱱᱚᱜᱼᱚ ᱱᱟᱴᱟᱜ ᱦᱚᱸ ᱡᱚᱛᱚ ᱱᱚᱜᱼᱚ ᱱᱚᱝᱠᱟᱱ ᱵᱟᱦᱟ ᱠᱟᱱ ᱜᱮᱭᱟ ᱱᱚᱜᱼᱚ ᱱᱚᱰᱮ ᱪᱟᱨᱟ ᱟᱠᱟᱱᱟ ᱡᱟᱦᱟᱸ ᱛᱤᱱᱟᱹᱜ ᱱᱚᱜᱼᱚ ᱱᱚᱰᱮ ᱟᱹᱰᱤ ᱪᱮᱦᱨᱟ ᱧᱮᱞᱚᱜ ᱠᱟᱱᱟ

ᱟᱫᱚ ᱱᱚᱰᱮ ᱫᱚ ᱤᱭᱟᱹ ᱟᱠᱟᱱ ᱫᱚ 16 ᱫᱚ ᱵᱟᱝ ᱦᱮᱸ ᱦᱚᱯᱚᱱ ᱢᱟᱹᱭ ᱱᱚᱛᱮ ᱨᱮ ᱨᱟᱹᱥᱩᱱ ᱮ ᱥᱟᱞᱟᱭᱮᱜᱼᱟ ᱟᱫᱨᱟᱠ ᱨᱟᱹᱥᱩᱱ ᱠᱚ ᱟᱨ ᱱᱤᱛᱚᱝ ᱡᱤᱞ ᱥᱚᱲᱮ ᱦᱩᱭᱩᱜᱼᱟ ᱟᱨ ᱢᱟᱨᱟᱴᱷᱤ ᱱᱚᱛᱮ ᱨᱮ ᱮ ᱮᱱᱮᱡ ᱠᱟᱱ ᱛᱟᱦᱮᱸᱜ ᱩᱠᱩᱭᱱᱟ ᱯᱟᱨᱫᱟ ᱨᱮ